ᱤᱧ ᱱᱟᱨᱟᱭᱚᱱ ᱢᱩᱨᱢᱩ ᱤᱧ ᱟᱹᱫᱤᱵᱟᱹᱥᱤ ᱥᱮᱸᱜᱮᱞ ᱚᱵᱷᱤᱡᱟᱱ ᱵᱟᱨᱤᱯᱚᱫᱟ ᱡᱚᱱᱟᱞ ᱥᱚᱵᱷᱟᱯᱚᱛᱤ ᱟᱫᱚ ᱛᱮᱦᱮᱧ ᱤᱧ ᱫᱤᱥᱚᱢ ᱦᱚᱲ ᱠᱚ ᱞᱟᱹᱜᱤᱫ ᱛᱮᱦᱮᱧ ᱱᱚᱣᱟ ᱤᱧ ᱢᱮᱢᱮᱱ ᱥᱟᱱᱟᱧ ᱠᱟᱱᱟ ᱡᱮ ᱟᱹᱫᱤᱵᱟᱹᱥᱤ ᱥᱚᱢᱟᱡᱽ ᱱᱤᱛᱚᱜ ᱟᱫᱚ ᱟᱨ ᱜᱩᱡᱩᱜ ᱨᱮᱱᱟᱜ ᱠᱟᱛᱟ ᱫᱷᱟᱨᱮ ᱨᱮ ᱥᱮᱴᱮᱨᱮᱱᱟ ᱢᱮᱱᱠᱷᱟᱱ ᱟᱵᱚ ᱟᱹᱫᱤᱵᱟᱹᱥᱤ ᱥᱚᱢᱟᱡᱽ ᱨᱤᱱ ᱛᱤᱱᱟᱹᱜ ᱜᱟᱱ ᱵᱷᱩᱠᱩᱥᱩᱜ ᱦᱚᱲ ᱪᱚᱝ ᱛᱤᱱᱟᱹᱜ ᱜᱟᱱ ᱥᱚᱝᱜᱚᱴᱷᱚᱱ ᱨᱤᱱ ᱟᱹᱭᱩᱨᱤᱭᱟᱹ ᱠᱚ ᱪᱚᱝ ᱛᱮᱦᱮᱧ ᱱᱚᱣᱟ ᱵᱤᱪᱟᱹᱨ ᱨᱮ ᱢᱮᱱᱟᱜ ᱠᱚᱣᱟ ᱡᱮ ᱵᱟᱝᱟ ᱟᱹᱫᱤᱵᱟᱹᱥᱤ ᱥᱮᱸᱜᱮᱞ ᱚᱵᱷᱤᱡᱟᱱ ᱵᱚᱱ ᱤᱬᱤᱡ ᱮᱭᱟ ᱟᱫᱚ ᱤᱧᱟᱹᱜ ᱢᱮᱱ ᱫᱚ ᱱᱚᱣᱟ ᱠᱟᱱᱟ ᱡᱮ ᱟᱹᱫᱤᱵᱟᱹᱥᱤ ᱥᱮᱸᱜᱮᱞ ᱚᱵᱷᱤᱡᱟᱱ ᱫᱚ ᱟᱵᱚ ᱟᱹᱫᱤᱵᱟᱹᱥᱤ ᱥᱚᱢᱟᱡᱟᱜ ᱚᱫᱷᱤᱠᱟᱨ ᱟᱵᱚᱣᱟᱜ ᱦᱟᱥᱟ ᱟᱵᱚᱣᱟᱜ ᱵᱷᱟᱥᱟ ᱟᱵᱚᱣᱟᱜ ᱡᱟᱹᱛᱤ ᱟᱵᱚᱣᱟᱜ ᱫᱷᱚᱨᱚᱢ ᱛᱮᱦᱮᱧ ᱵᱟᱧᱪᱟᱣᱮ ᱠᱟᱹᱢᱤ ᱠᱟᱱᱟ ᱟᱫᱚ ᱟᱹᱫᱤᱵᱟᱹᱥᱤ ᱥᱮᱸᱜᱮᱞ ᱚᱵᱷᱤᱡᱟᱱ ᱛᱮᱦᱮᱧ ᱤᱬᱤᱡ ᱨᱮᱱᱟᱜ ᱮᱢ ᱵᱤᱪᱟᱹᱨᱮᱜᱼᱟ ᱢᱟᱱᱮ ᱟᱢ ᱵᱷᱩᱠᱩᱥᱚᱜ ᱫᱚ ᱱᱚᱣᱟ ᱵᱩᱡᱷᱟᱹᱣ ᱦᱩᱭᱟᱢᱟ ᱡᱮ ᱴᱷᱟᱹᱣᱠᱟᱹ ᱜᱮ ᱟᱢᱟᱜ ᱛᱮᱦᱮᱧ ᱫᱷᱚᱨᱚᱢ ᱵᱷᱟᱥᱟ ᱡᱟᱹᱛᱤ ᱫᱷᱚᱨᱚᱢ ᱪᱟᱹᱠᱨᱤ ᱱᱚᱠᱨᱤ ᱠᱚ ᱛᱮᱦᱮᱧ ᱮᱢ ᱵᱤᱨᱳᱫᱷᱮᱜᱼᱟ ᱟᱫᱚ ᱛᱮᱦᱮᱧ ᱤᱧ ᱱᱚᱣᱟ ᱜᱮ ᱢᱮᱱ ᱥᱟᱱᱟᱧ ᱠᱟᱱᱟ ᱡᱮ ᱢᱟᱹᱱᱢᱤ ᱫᱚ ᱛᱮᱦᱮᱧ ᱥᱚᱢᱟᱡᱽ ᱨᱮᱜᱮ ᱛᱟᱦᱮᱱᱟᱭ ᱟᱨ ᱡᱟᱱᱣᱟᱨ ᱫᱚ ᱛᱮᱦᱮᱧ ᱥᱚᱢᱟᱡᱽ ᱨᱮᱫᱚ ᱵᱟᱝ ᱛᱟᱦᱮᱱ ᱥᱟᱱᱟᱭᱮᱭᱟ ᱟᱫᱚ ᱛᱮᱦᱮᱧ ᱡᱟᱦᱟᱸᱭ ᱟᱵᱚ ᱢᱟᱹᱱᱢᱤ ᱠᱷᱚᱱ ᱢᱟᱱᱣᱟ ᱨᱩᱯ ᱛᱮ ᱥᱚᱢᱟᱡᱽ ᱨᱮ ᱛᱟᱦᱮᱱ ᱥᱟᱱᱟᱭᱮᱫ ᱵᱚᱱᱟ ᱮᱱᱠᱷᱟᱱ ᱥᱚᱢᱟᱡᱽ ᱨᱮᱱᱟᱜ ᱚᱫᱷᱤᱠᱟᱨ ᱦᱟᱥᱟ ᱵᱷᱟᱥᱟ ᱡᱟᱹᱛᱤ ᱫᱷᱚᱨᱚᱢ ᱢᱟᱹᱱ ᱥᱚᱢᱢᱟᱱ ᱤᱡᱽᱡᱚᱛ ᱟᱵᱟᱫᱤ ᱨᱳᱡᱽᱜᱟᱨ ᱪᱟᱥᱵᱟᱥ ᱠᱚ ᱵᱟᱧᱪᱟᱣ ᱦᱩᱭᱩᱜᱼᱟ ᱟᱨ ᱡᱟᱱᱣᱟᱨ ᱪᱮᱫ ᱞᱮᱠᱟ ᱥᱚᱢᱟᱡᱽ ᱨᱮ ᱵᱟᱠᱚ ᱛᱟᱦᱮᱱᱟ ᱡᱩᱫᱤ ᱡᱟᱱᱣᱟᱨ ᱞᱮᱠᱟ ᱛᱮᱦᱮᱧ ᱛᱟᱦᱮᱱ ᱥᱟᱱᱟᱭᱮᱫ ᱵᱚᱱ ᱠᱷᱟᱱ ᱱᱚᱣᱟ ᱟᱹᱫᱤᱵᱟᱹᱥᱤ ᱥᱮᱸᱜᱮᱞ ᱚᱵᱷᱤᱡᱟᱱ ᱵᱤᱨᱳᱫᱷ ᱟᱠᱟ ᱵᱚᱱ ᱛᱟᱦᱮᱱ ᱢᱟ ᱟᱨ ᱩᱱᱠᱩ ᱠᱚᱫᱚ ᱵᱚᱱ ᱴᱷᱟᱹᱣᱠᱟᱹ ᱠᱚ ᱫᱷᱚᱨᱟᱭᱮᱫ ᱠᱚᱣᱟ ᱢᱟᱱᱮ ᱡᱟᱱᱣᱟᱨ ᱨᱤᱱ ᱜᱩᱨᱩ ᱥᱮ ᱟᱯᱟᱛ ᱠᱟᱱᱟ ᱠᱚ ᱛᱮᱦᱮᱧ ᱟᱹᱫᱤᱵᱟᱹᱥᱤ ᱛᱮᱦᱮᱧ ᱡᱟᱦᱟᱸᱭ ᱠᱟᱹᱢᱤ ᱞᱟᱲᱟᱣᱱᱟᱭ ᱪᱟᱹᱞᱩ ᱟᱠᱟᱫ ᱦᱟᱥᱟ ᱵᱟᱥᱟ ᱡᱟᱹᱛᱤ ᱫᱷᱚᱨᱚᱢ ᱵᱟᱧᱪᱟᱣ ᱵᱤᱨᱳᱫᱷᱤ ᱨᱤᱱ ᱵᱤᱨᱳᱫᱷᱤ ᱦᱚᱲ ᱠᱚᱫᱚ ᱛᱮᱦᱮᱧ ᱥᱚᱛᱨᱚ ᱢᱮ ᱫᱩᱭ ᱦᱟᱡᱟᱨ ᱵᱟᱭᱤᱥ ᱛᱮᱦᱮᱧ ᱱᱚᱣᱟ ᱢᱚᱭᱩᱨᱵᱷᱚᱸᱡᱽ ᱡᱤᱞᱟ ᱨᱮᱱᱟᱜ ᱱᱚᱣᱟ ᱠᱩᱞᱤᱭᱟᱱᱟ ᱵᱞᱚᱠ ᱪᱟᱸᱫᱷᱣᱟ ᱯᱚᱧᱪᱟᱭᱮᱛ ᱨᱮᱱᱟᱜ ᱛᱮᱦᱮᱧ ᱱᱚᱣᱟ ᱢᱟᱦᱟᱲᱤᱭᱟ ᱟᱹᱛᱩ ᱨᱮ ᱛᱮᱦᱮᱧ ᱟᱹᱫᱤᱵᱟᱹᱥᱤ ᱥᱮᱸᱜᱮᱞ ᱚᱵᱷᱤᱡᱟᱱᱟᱜ ᱢᱤᱫ ᱛᱮᱦᱮᱧ ᱜᱟᱯᱟᱞᱢᱟᱨᱟᱣ ᱦᱩᱭᱮᱱᱟ ᱟᱨ ᱱᱚᱣᱟ ᱜᱟᱯᱟᱞᱢᱟᱨᱟᱣ ᱨᱮ ᱟᱹᱫᱤᱵᱟᱹᱥᱤ ᱥᱚᱢᱟᱡᱽ ᱛᱮᱦᱮᱧ ᱞᱟᱦᱟᱱᱛᱤ ᱞᱟᱹᱜᱤᱫ ᱛᱮ ᱛᱮᱦᱮᱧ ᱯᱟᱹᱨᱥᱤ ᱡᱤᱛᱠᱟᱹᱨᱤᱭᱟᱹ ᱫᱤᱥᱚᱢ ᱜᱚᱢᱠᱮ ᱥᱟᱞᱠᱷᱟᱱ ᱢᱩᱨᱢᱩ ᱛᱮᱦᱮᱧ ᱡᱟᱦᱟᱸ ᱥᱩᱫᱷᱟᱹᱨᱚᱜ ᱟᱨ ᱡᱩᱢᱤᱫᱚᱜ ᱟᱨ ᱚᱫᱷᱤᱠᱟᱨ ᱧᱟᱢ ᱞᱟᱹᱜᱤᱫ ᱛᱮᱦᱮᱧ ᱡᱟᱦᱟᱸ ᱵᱤᱪᱟᱹᱨ ᱮᱢᱚᱜᱚᱜ ᱠᱟᱱᱟ ᱥᱚᱢᱟᱡᱽ ᱨᱮᱱ ᱦᱚᱲ ᱠᱚ ᱞᱟᱹᱜᱤᱫ ᱛᱮ ᱛᱮᱦᱮᱧ ᱚᱱᱟ ᱱᱚᱣᱟ ᱞᱮ ᱜᱟᱯᱟᱞᱢᱟᱨᱟᱣ ᱠᱮᱜᱼᱟ ᱟᱨ ᱱᱚᱣᱟ ᱜᱟᱯᱟᱞᱢᱟᱨᱟᱣ ᱟᱸᱡᱚᱢ ᱠᱟᱛᱮ ᱛᱮᱦᱮᱧ ᱱᱚᱣᱟ ᱱᱚᱦᱟᱢᱚᱲᱤᱭᱟᱹ ᱟᱹᱛᱩ ᱨᱮᱱ ᱢᱚᱬᱮ ᱜᱚᱴᱟᱝ ᱯᱚᱨᱤᱵᱟᱨ ᱛᱮᱦᱮᱧ ᱱᱚᱰᱮ ᱥᱮᱸᱜᱮᱞ ᱯᱚᱨᱤᱵᱟᱨ ᱨᱮᱠᱚ ᱥᱟᱢᱤᱞ ᱮᱱᱟ ᱟᱨ ᱱᱩᱠᱩ ᱥᱮᱸᱜᱮᱞ ᱯᱚᱨᱤᱵᱟᱨ ᱨᱮ ᱥᱟᱢᱤᱞ ᱠᱟᱛᱮ ᱟᱵᱚ ᱟᱹᱫᱤᱵᱟᱹᱥᱤ ᱠᱚᱣᱟᱜ ᱦᱟᱥᱟ ᱵᱷᱟᱥᱟ ᱡᱟᱹᱛᱤ ᱫᱷᱚᱨᱚᱢ ᱟᱨ ᱢᱟᱹᱱ ᱥᱚᱢᱢᱟᱱ ᱤᱡᱽᱡᱚᱛ ᱟᱵᱟᱫᱤ ᱨᱳᱡᱽᱜᱟᱨ ᱪᱟᱥᱵᱟᱥ ᱵᱟᱧᱪᱟᱣ ᱠᱟᱹᱢᱤ ᱨᱮ ᱢᱮᱱᱫᱚ ᱟᱱᱫᱳᱞᱚᱱ ᱨᱮ ᱛᱮᱦᱮᱧ ᱱᱩᱠᱩᱣᱟᱜ ᱡᱳᱜᱽᱫᱟᱱ ᱟᱠᱚ ᱠᱮᱴᱮᱡ ᱛᱮᱠᱚ ᱮᱢᱟ ᱢᱮᱱᱛᱮ ᱠᱟᱛᱷᱟ ᱠᱚ ᱫᱚᱦᱚ ᱠᱮᱜᱼᱟ ᱟᱫᱚ ᱛᱮᱦᱮᱧ ᱱᱚᱣᱟ ᱜᱟᱯᱟᱞᱢᱟᱨᱟᱣ ᱥᱟᱞᱟᱜ ᱛᱮ ᱛᱮᱦᱮᱧ ᱤᱧ ᱱᱚᱣᱟ ᱠᱟᱛᱷᱟ ᱦᱚᱸ ᱛᱮᱦᱮᱧ ᱢᱮᱱ ᱛᱟᱨᱟ ᱥᱟᱱᱟᱧᱟ ᱡᱩᱫᱤ ᱛᱮᱦᱮᱧ ᱟᱵᱚ ᱟᱹᱫᱤᱵᱟᱹᱥᱤ ᱵᱟᱧᱪᱟᱣ ᱥᱟᱱᱟᱭᱮᱫ ᱵᱚᱱᱟ ᱮᱱᱠᱷᱟᱱ ᱥᱟᱞᱠᱷᱟᱱ ᱢᱩᱨᱢᱩᱣᱟᱜ ᱦᱚᱨ ᱰᱟᱦᱟᱨ ᱛᱮᱦᱮᱧ ᱟᱵᱚ ᱯᱟᱸᱡᱟ ᱛᱮᱱᱤ ᱦᱩᱭᱩᱜᱼᱟ ᱟᱨ ᱥᱟᱞᱠᱷᱟᱱ ᱢᱩᱨᱢᱩᱣᱟᱜ ᱯᱟᱸᱡᱟ ᱠᱟᱛᱮ ᱯᱟᱸᱡᱟᱭ ᱞᱟᱹᱜᱤᱫ ᱛᱮᱫᱚ ᱛᱮᱦᱮᱧ ᱟᱵᱚ ᱵᱚᱱ ᱥᱩᱫᱷᱟᱹᱨᱚᱜᱼᱟ ᱪᱮᱫ ᱠᱷᱚᱱ ᱡᱮ ᱟᱵᱚ ᱥᱚᱢᱟᱡᱽ ᱨᱮ ᱡᱟᱦᱟᱸ ᱪᱟᱞᱟᱜ ᱠᱟᱱ ᱵᱟᱹᱲᱤᱡᱟᱜ ᱢᱮᱱ ᱫᱚ ᱟᱵᱚ ᱨᱩᱢᱩᱜ ᱵᱩᱞᱩᱜ ᱰᱟᱸᱰᱚᱢ ᱵᱟᱨᱚᱱ ᱦᱤᱸᱥᱟᱹ ᱥᱩᱭᱟᱹ ᱰᱟᱹᱱ ᱯᱟᱸᱡᱟ ᱢᱚᱦᱤᱲᱟ ᱵᱤᱨᱳᱫᱷᱤ ᱢᱟᱱᱚᱥᱤᱠᱚᱛᱟ ᱵᱷᱳᱴ ᱠᱤᱨᱤᱧ ᱟᱹᱠᱷᱨᱤᱧ ᱵᱚᱱ ᱪᱟᱵᱟᱭᱟ ᱱᱚᱣᱟ ᱛᱮᱦᱮᱧ ᱟᱵᱚ ᱥᱚᱢᱟᱡᱽ ᱨᱮᱵᱚᱱ ᱥᱩᱫᱷᱟᱹᱨᱟ ᱫᱚᱥᱟᱨ ᱦᱩᱭᱩᱜ ᱠᱟᱱᱟ ᱛᱮᱦᱮᱧ ᱡᱩᱢᱤᱫᱚ ᱢᱟᱱᱮ ᱥᱩᱫᱷᱟᱹᱨ ᱞᱮᱱᱟ ᱛᱮᱦᱮᱧ ᱵᱚᱱ ᱡᱩᱢᱤᱫᱚᱜᱼᱟ ᱟᱨ ᱡᱩᱢᱤᱫᱚ ᱞᱟᱹᱜᱤᱫ ᱛᱮ ᱛᱮᱦᱮᱧ ᱡᱩᱢᱤᱫ ᱴᱷᱟᱱ ᱟᱵᱚ ᱟᱹᱛᱩ ᱟᱹᱛᱩ ᱨᱮ ᱵᱮᱨᱮᱫᱚᱜ ᱦᱩᱭᱩᱜᱼᱟ ᱵᱮᱨᱮᱫ ᱞᱟᱹᱠᱛᱤ ᱟᱠᱟᱱᱟ ᱪᱮᱫ ᱞᱟᱹᱜᱤᱫ ᱵᱚᱱ ᱡᱩᱢᱤᱫᱚᱜᱼᱟ ᱟᱵᱚ ᱥᱚᱢᱟᱡᱽ ᱨᱮᱱᱟᱜ ᱥᱮ ᱥᱟᱶᱛᱟ ᱨᱮᱱᱟᱜ ᱚᱫᱷᱤᱠᱟᱨ ᱥᱮ ᱥᱟᱶᱛᱟ ᱨᱮᱱᱟᱜ ᱡᱩᱲᱩ ᱠᱚ ᱛᱮᱦᱮᱧ ᱡᱤᱛᱠᱟᱹᱨ ᱞᱟᱹᱜᱤᱫ ᱥᱮ ᱥᱟᱢᱵᱤᱫᱷᱟᱱᱤᱠ ᱚᱫᱷᱤᱠᱟᱨ ᱞᱮᱠᱟᱛᱮ ᱛᱮᱦᱮᱧ ᱟᱵᱚ ᱥᱛᱷᱟᱯᱤᱛ ᱞᱟᱹᱜᱤᱫ ᱛᱮᱦᱮᱧ ᱟᱵᱚ ᱥᱟᱞᱠᱷᱟᱱ ᱢᱩᱨᱢᱩᱣᱟᱜ ᱢᱟᱨᱜᱚ ᱫᱚᱨᱥᱚᱱ ᱛᱮᱦᱮᱧ ᱯᱟᱸᱡᱟ ᱨᱮᱱᱟᱜ ᱞᱟᱹᱠᱛᱤ ᱯᱟᱲᱟᱣ ᱟᱠᱟᱱᱟ ᱚᱱᱟᱛᱮ ᱛᱮᱦᱮᱧ ᱡᱩᱢᱤᱫᱚ ᱥᱩᱫᱷᱟᱹᱨᱚ ᱟᱨ ᱛᱮᱦᱮᱧ ᱚᱫᱷᱤᱠᱟᱨ ᱞᱟᱹᱜᱤᱫ ᱛᱮᱦᱮᱧ ᱟᱵᱚ ᱵᱚ ᱞᱟᱦᱟᱜᱼᱟ ᱢᱟ ᱱᱤᱭᱟᱹ ᱜᱮ ᱢᱮᱱ ᱠᱟᱛᱮ ᱡᱚᱦᱟᱨ